ᱛᱮᱦᱮᱧ ᱫᱚ ᱰᱨᱟᱭ ᱯᱷᱨᱩᱴᱥ ᱨᱮᱱᱟᱜ ᱞᱟᱹᱰᱩ ᱵᱚᱱ ᱵᱮᱱᱟᱣᱟ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱵᱟᱡᱟᱨ ᱠᱷᱚᱱ ᱱᱚᱣᱟ ᱰᱨᱟᱭ ᱯᱷᱨᱩᱴᱥ ᱫᱚᱵᱚᱱ ᱦᱟᱛᱟᱣ ᱟᱠᱟᱫᱟ ᱯᱮᱠᱮᱴ ᱨᱮ ᱛᱟᱦᱮᱸ ᱠᱟᱱᱟ ᱱᱚᱣᱟ ᱨᱮ ᱤᱪᱟᱹᱲ ᱠᱟᱛᱮ ᱫᱚᱦᱚ ᱦᱩᱭ ᱟᱠᱟᱱᱟ ᱰᱨᱟᱭ ᱯᱷᱨᱩᱴᱥ ᱫᱚ ᱱᱚᱣᱟ ᱛᱷᱟᱹᱨᱤ ᱨᱮᱵᱚᱱ ᱤᱪᱟᱹᱲ ᱮᱫᱟ ᱵᱟᱪᱷᱟᱣ ᱮᱫᱟᱵᱚᱱ ᱡᱚᱛᱚ ᱵᱚᱱ ᱥᱮᱯᱟᱨᱮᱴ ᱮᱫᱟ ᱠᱟᱹᱡᱩ ᱫᱚᱵᱚᱱ ᱵᱟᱪᱷᱟᱣ ᱠᱟᱫᱟ ᱦᱚᱸᱜᱼᱚᱭ ᱱᱚᱣᱟ ᱵᱞᱩ ᱵᱮᱨᱤ ᱠᱟᱱᱟ ᱥᱮ ᱪᱮᱫ ᱠᱟᱱᱟ ᱚᱱᱟ ᱵᱚᱱ ᱵᱟᱪᱷᱟᱣᱫᱟ ᱵᱟᱪᱷᱟᱣ ᱥᱟᱹᱛ ᱞᱮᱜᱮ ᱵᱚᱱ ᱡᱚᱛᱚ ᱰᱨᱟᱭ ᱯᱷᱨᱩᱴᱥ ᱵᱚᱱ ᱥᱮᱯᱟᱨᱮᱴ ᱠᱮᱫᱟ ᱡᱚᱛᱚ ᱰᱨᱟᱭ ᱯᱷᱨᱩᱴᱥ ᱵᱚᱱ ᱥᱮᱯᱟᱨᱮᱴ ᱠᱮᱫᱟ ᱟᱫᱚ ᱱᱤᱛᱚᱜ ᱫᱚ ᱢᱤᱫᱴᱟᱝ ᱢᱤᱫᱴᱟᱝ ᱠᱟᱛᱮ ᱵᱚᱱ ᱵᱷᱟᱡᱟᱭᱟ ᱠᱚᱨᱦᱟᱭ ᱫᱚ ᱜᱮᱥ ᱨᱮᱵᱚᱱ ᱫᱷᱤᱯᱟᱹ ᱚᱪᱚ ᱟᱠᱟᱫᱟ ᱟᱨ ᱛᱷᱚᱲᱟ ᱜᱟᱱ ᱜᱚᱛᱚᱢ ᱥᱩᱱᱩᱢ ᱵᱚᱱ ᱫᱩᱞᱟᱜ ᱠᱟᱱᱟ ᱜᱚᱛᱚᱢ ᱥᱩᱱᱩᱢ ᱫᱚ ᱞᱚᱞᱚ ᱟᱠᱟᱱᱟ ᱞᱟᱦᱟᱛᱮ ᱱᱚᱣᱟ ᱠᱟᱴ ᱵᱟᱫᱟᱢ ᱵᱚᱱ ᱮᱢ ᱮᱫᱟ ᱟᱨ ᱱᱟᱥᱮ ᱱᱟᱥᱮ ᱦᱚᱸᱰᱟᱜ ᱠᱟᱛᱮ ᱵᱚᱱ ᱵᱷᱟᱡᱟᱭᱟ ᱠᱟᱴ ᱵᱟᱫᱟᱢ ᱮᱢ ᱠᱟᱛᱮ ᱦᱚᱸ ᱚᱱᱠᱟ ᱱᱟᱥᱮ ᱱᱟᱥᱮᱱᱟᱜ ᱵᱚᱱ ᱜᱷᱟᱱᱴᱟᱣᱟᱜ ᱠᱟᱱᱟ ᱪᱟᱴᱟ ᱯᱟᱴᱟ ᱧᱚᱜ ᱞᱮᱱ ᱠᱷᱟᱡ ᱜᱮᱵᱚᱱ ᱟᱬᱜᱚ ᱠᱟᱜᱼᱟ ᱦᱩᱭ ᱠᱟᱱᱟ ᱟᱬᱜᱚ ᱠᱟᱜ ᱠᱟᱱᱟ ᱵᱚᱱ ᱥᱟᱨᱮᱡ ᱟᱠᱟᱱ ᱥᱩᱱᱩᱢ ᱨᱮᱜᱮ ᱱᱚᱣᱟ ᱠᱟᱡᱩ ᱵᱟᱫᱟᱢ ᱵᱚᱱ ᱮᱢ ᱠᱮᱫᱟ ᱠᱟᱡᱩ ᱵᱟᱫᱟᱢ ᱮᱢ ᱠᱟᱛᱮ ᱱᱚᱣᱟ ᱦᱚᱸ ᱱᱟᱥᱮ ᱱᱟᱥᱮ ᱵᱚᱱ ᱵᱷᱟᱡᱟᱭᱟ ᱠᱟᱡᱩ ᱵᱟᱫᱟᱢ ᱦᱚᱸ ᱵᱷᱟᱡᱟᱭᱮᱱ ᱛᱟᱵᱚᱱᱟ ᱟᱬᱜᱚ ᱠᱟᱜ ᱠᱟᱱᱟ ᱵᱚᱱ ᱟᱨ ᱛᱷᱚᱲᱟ ᱜᱟᱱ ᱜᱚᱛᱚᱢ ᱥᱩᱱᱩᱢ ᱵᱚᱱ ᱮᱢᱟᱜ ᱠᱟᱱᱟ ᱥᱩᱱᱩᱢ ᱫᱚ ᱞᱚᱞᱚᱭᱮᱱ ᱛᱟᱵᱚᱱᱟ ᱱᱚᱣᱟ ᱠᱷᱮᱡᱩᱨ ᱵᱚᱱ ᱮᱢ ᱮᱫᱟ ᱦᱩᱭ ᱠᱟᱱ ᱛᱟᱵᱚᱱᱟ ᱟᱬᱜᱚ ᱠᱟᱜᱼᱟ ᱵᱚᱱ ᱟᱨ ᱛᱷᱚᱲᱟ ᱜᱚᱛᱚᱢ ᱵᱚᱱ ᱮᱢ ᱠᱮᱫᱟ ᱱᱤᱛᱚᱜ ᱫᱚ ᱦᱚᱜᱼᱚᱭ ᱱᱚᱣᱟ ᱦᱮᱸᱫᱮ ᱠᱤᱥᱢᱤᱥ ᱠᱤ ᱵᱞᱩ ᱵᱮᱨᱤ ᱨᱮᱱᱟᱜ ᱡᱟᱦᱟᱸ ᱚᱱᱟ ᱵᱚᱱ ᱵᱷᱟᱡᱟ ᱞᱮᱜᱮ ᱦᱮᱸᱫᱮ ᱠᱤᱥᱢᱤᱥ ᱵᱚᱱ ᱠᱷᱟᱸᱡᱚ ᱠᱮᱫᱟ ᱟᱨ ᱱᱚᱝᱠᱟ ᱵᱚᱱ ᱦᱚᱸᱰᱟ ᱧᱚᱜ ᱮᱫᱟ ᱦᱩᱭ ᱟᱠᱟᱱ ᱛᱟᱵᱚᱱᱟ ᱟᱬᱜᱚ ᱠᱟᱜ ᱜᱮᱵᱚᱱ ᱱᱟᱥᱮᱱᱟᱜ ᱜᱚᱛᱚᱢ ᱵᱚᱱ ᱞᱟᱜᱟᱣᱟᱜ ᱠᱟᱱᱟ ᱥᱩᱱᱩᱢ ᱫᱚ ᱞᱚᱞᱚᱭᱮᱱᱟ ᱱᱚᱣᱟ ᱠᱤᱥᱢᱤᱥ ᱵᱚᱱ ᱠᱷᱟᱸᱡᱚᱭᱮᱫᱟ ᱠᱤᱥᱢᱤᱥ ᱠᱷᱟᱸᱡᱚ ᱠᱟᱛᱮ ᱱᱚᱝᱠᱟ ᱵᱚᱱ ᱦᱚᱸᱰᱟ ᱟᱜ ᱠᱟᱱᱟ ᱦᱩᱭ ᱟᱠᱟᱱ ᱛᱟᱵᱚᱱᱟ ᱟᱬᱜᱚ ᱠᱟᱜᱼᱟ ᱵᱚᱱ ᱡᱚᱛᱚ ᱰᱨᱟᱭ ᱯᱷᱨᱩᱴᱥ ᱠᱚᱵᱚᱱ ᱵᱷᱟᱡᱟ ᱥᱟᱹᱛ ᱠᱮᱫᱟ ᱞᱟᱲᱮᱡ ᱞᱮᱱ ᱜᱮ ᱟᱫᱚ ᱵᱚᱱ ᱜᱨᱟᱭᱤᱱᱰᱟ ᱰᱨᱟᱭ ᱯᱷᱨᱩᱴᱥ ᱠᱚᱫᱚ ᱟᱞᱟᱫᱟ ᱟᱞᱟᱫᱟ ᱵᱷᱟᱡᱟ ᱜᱮ ᱵᱷᱟᱞᱮᱭᱟ ᱠᱟᱨᱚᱱ ᱠᱤ ᱡᱚᱛᱚ ᱰᱨᱟᱭ ᱯᱷᱨᱩᱴᱥ ᱫᱚ ᱥᱚᱢᱟᱱ ᱛᱮᱫᱚ ᱵᱟᱭ ᱴᱟᱭᱤᱢ ᱛᱚ ᱵᱟᱭ ᱦᱟᱛᱟᱣᱟ ᱠᱮᱣ ᱫᱚ ᱞᱟᱦᱟ ᱧᱚᱜ ᱜᱮ ᱵᱷᱟᱡᱟᱜᱼᱟ ᱠᱮᱣ ᱫᱚ ᱯᱚᱨᱮ ᱧᱚᱜ ᱛᱚ ᱛᱟᱦᱚᱞᱮ ᱡᱚᱛᱚ ᱥᱚᱢᱟᱱ ᱛᱮ ᱵᱟᱭ ᱵᱷᱟᱡᱟᱜᱼᱟ ᱚᱱᱟ ᱦᱚᱛᱮᱡ ᱛᱮ ᱡᱩᱫᱟᱹ ᱡᱩᱫᱟᱹ ᱜᱮ ᱵᱷᱟᱡᱟ ᱫᱚ ᱵᱮᱥᱴᱼᱟ ᱡᱚᱛᱚ ᱰᱨᱟᱭ ᱯᱷᱨᱩᱴᱥ ᱠᱚ ᱞᱟᱲᱮᱡ ᱞᱮᱱ ᱛᱟᱵᱚᱱ ᱜᱮ ᱞᱟᱦᱟ ᱛᱮ ᱱᱚᱣᱟ ᱠᱟᱴ ᱵᱟᱫᱟᱢ ᱵᱚᱱ ᱜᱨᱟᱭᱤᱱᱰ ᱞᱮᱜᱮ ᱠᱟᱴ ᱵᱟᱫᱟᱢ ᱫᱚ ᱱᱚᱜᱼᱚ ᱱᱚᱝᱠᱟ ᱦᱩᱭᱮᱱ ᱛᱟᱵᱚᱱᱟ ᱠᱟᱡᱩ ᱵᱟᱫᱟᱢ ᱵᱚᱱ ᱜᱨᱟᱭᱤᱱᱰ ᱞᱮᱜᱮ

ᱦᱮᱸᱫᱮ ᱠᱤᱥᱢᱤᱥ ᱦᱚᱸᱵᱚᱱ ᱜᱨᱟᱭᱤᱱᱰ ᱠᱮᱫᱟ ᱱᱚᱣᱟ ᱫᱚ ᱠᱟᱴ ᱵᱟᱫᱟᱢ ᱵᱚᱱ ᱜᱨᱟᱭᱤᱱᱰ ᱠᱮᱫᱟ ᱱᱚᱣᱟ ᱫᱚ ᱠᱟᱡᱩ ᱵᱟᱫᱟᱢ ᱟᱨ ᱱᱚᱣᱟ ᱫᱚ ᱠᱷᱮᱡᱩᱨ ᱠᱤᱥᱢᱤᱥ ᱱᱚᱣᱟ ᱫᱚ ᱦᱮᱸᱫᱮ ᱠᱤᱥᱢᱤᱥ ᱡᱚᱛᱚ ᱰᱨᱟᱭ ᱯᱷᱨᱩᱴᱥ ᱜᱮᱵᱚᱱ ᱜᱨᱟᱭᱤᱱᱰ ᱠᱮᱫᱟ ᱢᱤᱫᱴᱷᱮᱡ ᱵᱚᱱ ᱤᱪᱟᱹᱲ ᱞᱮᱜᱮ ᱦᱮᱸᱫᱮ ᱠᱤᱥᱢᱤᱥ ᱦᱚᱸᱵᱚᱱ ᱩᱪᱟᱹᱲ ᱠᱮᱫᱟ ᱡᱚᱛᱚ ᱰᱨᱟᱭ ᱯᱷᱨᱩᱴᱥ ᱢᱤᱫᱴᱷᱮᱡ ᱵᱚᱱ ᱫᱚᱦᱚ ᱠᱮᱫᱟ ᱟᱫᱚ ᱱᱤᱛᱚᱜ ᱫᱚᱵᱚᱱ ᱥᱤᱯᱤᱭᱟ ᱡᱟᱦᱟᱸ ᱠᱚᱵᱚᱱ ᱜᱨᱟᱭᱤᱱᱰ ᱞᱮᱫᱟ ᱡᱚᱛᱚ ᱱᱤᱛᱚᱜ ᱫᱚ ᱢᱤᱫᱴᱷᱮᱡ ᱵᱚᱱ ᱥᱤᱯᱤᱭᱟ ᱢᱚᱡᱽ ᱛᱮᱵᱚᱱ ᱢᱟᱠᱷᱟᱣᱟ ᱟᱨ ᱡᱟᱦᱟᱸ ᱵᱟᱵᱚᱱ ᱨᱳᱥᱴ ᱠᱮᱫᱟ ᱜᱚᱴᱟ ᱜᱚᱴᱟ ᱡᱟᱦᱟᱸ ᱵᱟᱫᱟᱢ ᱠᱚ ᱠᱤᱥᱢᱤᱥ ᱠᱚ ᱠᱷᱮᱡᱩᱨ ᱠᱚ ᱚᱱᱟ ᱫᱚ ᱜᱷᱤ ᱨᱮᱜᱮ ᱵᱚᱱ ᱵᱷᱟᱡᱟ ᱞᱮᱠᱷᱟᱡ ᱜᱮ ᱵᱷᱟᱞᱮ ᱚᱱᱟ ᱫᱚ ᱱᱚᱣᱟ ᱫᱚ ᱢᱤᱫᱴᱟᱝ ᱞᱟᱹᱰᱩ ᱦᱩᱭᱩᱜ ᱠᱟᱱᱟ ᱦᱮᱲᱮᱢ ᱡᱤᱱᱤᱥ ᱛᱚ ᱜᱚᱛᱚᱢ ᱨᱮ ᱡᱟᱦᱟᱸ ᱵᱚᱱ ᱵᱷᱟᱡᱟᱭᱟ ᱚᱱᱟ ᱫᱚ ᱟᱨᱚ ᱴᱮᱥᱴ ᱛᱮᱫ ᱵᱟᱹᱲᱛᱤᱭᱮᱱ ᱜᱮ ᱡᱩᱫᱤ ᱠᱩᱞᱟᱹᱜ ᱠᱷᱟᱱ ᱫᱚ ᱵᱟᱡᱟᱨ ᱨᱮ ᱛᱤᱱᱟᱹᱜ ᱫᱟᱢ᱾ ᱱᱚᱣᱟ ᱰᱨᱟᱭ ᱯᱷᱨᱩᱴᱥ ᱨᱮᱱᱟᱜ ᱞᱟᱰᱰᱩ ᱵᱟᱵᱚᱱ ᱠᱤᱨᱤᱧ ᱫᱟᱲᱮᱭᱟᱜᱼᱟ᱾ ᱠᱤᱨᱤᱧ ᱨᱮᱦᱚᱸ ᱟᱹᱰᱤ ᱵᱮᱛᱷᱟ ᱵᱩᱡᱷᱟᱹᱜᱼᱟ᱾ ᱡᱚᱠᱷᱚᱱ ᱚᱲᱟᱜ ᱨᱮ ᱱᱚᱝᱠᱟᱢ ᱵᱮᱱᱟᱣ ᱫᱟᱲᱮᱭᱟᱜᱼᱟ ᱟᱨ ᱛᱚᱠᱷᱚᱱ ᱫᱚ ᱟᱫᱚ ᱠᱤᱨᱤᱧ ᱠᱟᱛᱮ ᱫᱚ ᱡᱚᱢ ᱵᱟᱝ ᱥᱟᱱᱟᱣᱟ᱾ ᱠᱟᱹᱴᱤᱡ ᱠᱟᱹᱴᱤᱡ ᱜᱤᱫᱽᱨᱟᱹ ᱠᱚ ᱮᱠᱫᱚᱢ ᱵᱟᱠᱚ ᱡᱚᱢ ᱞᱟᱹᱜᱤᱫᱚᱜᱼᱟ ᱦᱤᱱᱟᱹ ᱱᱤᱭᱟᱹ ᱱᱤᱭᱩᱴᱨᱮᱱᱥ ᱛᱮ ᱮᱠᱫᱚᱢ᱾ ᱚᱵᱷᱟᱵᱽ ᱢᱮᱱᱟᱜ ᱠᱚᱣᱟ ᱛᱚ ᱱᱚᱣᱟ ᱠᱚ ᱡᱚᱢ ᱞᱮᱠᱷᱟᱡ ᱚᱱᱮᱠᱴᱟ ᱯᱩᱨᱚᱱᱚᱜᱼᱟ ᱮᱱᱟᱨᱡᱤᱢ ᱵᱩᱡᱟ ᱥᱚᱠᱛᱤ ᱵᱟᱲᱦᱟᱜᱼᱟ ᱢᱚᱡᱽ ᱛᱮᱵᱚᱱ ᱥᱤᱯᱤ ᱞᱮᱜᱮ ᱡᱚᱛᱚ ᱜᱮ ᱥᱚᱢᱟᱱ ᱛᱮᱵᱚᱱ ᱥᱤᱯᱤ ᱢᱮᱥᱟᱞ ᱠᱮᱫᱟ ᱟᱫᱚ ᱱᱤᱛᱚᱜ ᱫᱚ ᱱᱤᱡᱮᱨ ᱯᱚᱪᱷᱚᱱᱫᱚ ᱢᱚᱛᱚ ᱥᱮᱯ ᱵᱚᱱ ᱮᱢᱚᱜᱼᱟ ᱟᱵᱚ ᱫᱚ ᱦᱚᱸᱜᱼᱚ ᱱᱚᱝᱠᱟ ᱜᱳᱞ ᱜᱳᱞ ᱵᱚᱱ ᱥᱮᱯᱟ ᱞᱟᱦᱟᱛᱮ ᱱᱚᱝᱠᱟ ᱵᱚᱱ ᱵᱷᱟᱜᱽ ᱞᱟᱦᱟ ᱞᱮᱜᱮ᱾ ᱱᱚᱣᱟ ᱞᱟᱹᱰᱰᱩ ᱨᱮᱱᱟᱜ ᱜᱩᱱ ᱱᱚᱣᱟ ᱜᱮ ᱡᱮ ᱪᱤᱱᱤ ᱟᱨ ᱜᱩᱲ ᱪᱷᱟᱲᱟ ᱜᱮ ᱵᱮᱱᱟᱣ ᱦᱩᱭᱩᱜ ᱠᱟᱱᱟ᱾ ᱡᱚᱛᱚ ᱰᱨᱟᱭ ᱯᱷᱨᱩᱴᱥ ᱨᱮᱱᱟᱜ ᱞᱟᱹᱰᱰᱩ ᱵᱚᱱ ᱵᱮᱱᱟᱣ ᱥᱟᱹᱛ ᱠᱮᱫᱟ᱾ ᱡᱚᱛᱚ ᱞᱟᱹᱰᱰᱩ ᱜᱮ ᱨᱟᱯᱷᱞᱤ ᱵᱚᱱ ᱰᱩᱸᱵᱩᱜ ᱞᱮᱫᱟ ᱛᱚ᱾ ᱱᱤᱛᱚᱜ ᱫᱚ ᱟᱨᱚ ᱵᱟᱱᱟᱨ ᱛᱤ ᱛᱮ ᱢᱚᱡᱽ ᱚᱠᱚᱡ ᱛᱮᱵᱚᱱ ᱢᱚᱥᱨᱤᱱ ᱧᱚᱜ ᱞᱮᱜᱮ᱾ ᱱᱚᱣᱟ ᱫᱚ ᱟᱨ ᱛᱷᱚᱲᱟ ᱧᱮᱞ ᱛᱮ ᱵᱷᱟᱞᱤ ᱧᱮᱞᱚᱜᱼᱟ ᱪᱤᱠᱚᱱ ᱧᱚᱜ ᱛᱤᱱᱟᱹᱜ ᱢᱚᱡᱽ ᱧᱮᱞᱚᱜ ᱠᱟᱱᱟ ᱡᱚᱛᱚ ᱞᱟᱹᱰᱩ ᱵᱚᱱ ᱢᱚᱥᱨᱤᱱ ᱧᱚᱜ ᱠᱮᱫᱟ ᱟᱫᱚ ᱱᱚᱣᱟᱴᱟᱜ ᱯᱞᱮᱴ ᱨᱮᱵᱚᱱ ᱩᱪᱟᱹᱲ ᱠᱟᱜ ᱠᱟᱱᱟ ᱱᱚᱣᱟ ᱞᱟᱹᱰᱩ ᱫᱚ ᱰᱟᱭᱟᱵᱮᱴᱤᱥ ᱨᱳᱜᱤ ᱞᱟᱹᱜᱤᱫ ᱦᱚᱸ ᱫᱚᱢᱮ ᱜᱮ ᱵᱷᱟᱞᱮᱭᱟ ᱪᱮᱫᱟᱜ ᱥᱮ ᱜᱩᱲ ᱟᱨ ᱪᱤᱱᱤ ᱪᱮᱫ ᱜᱮ ᱢᱮᱥᱟ ᱵᱟᱹᱱᱩᱜᱼᱟ ᱦᱟᱨᱴ ᱦᱮᱞᱛᱷ ᱦᱚᱸ ᱵᱷᱟᱞᱮ ᱛᱟᱦᱮᱱᱟ ᱡᱟᱦᱟᱸᱭ ᱵᱟᱭᱨᱮ ᱠᱚ ᱪᱟᱞᱟᱜ ᱠᱟᱱᱟ ᱵᱟᱭᱨᱮ ᱨᱮᱠᱚ ᱪᱟᱠᱨᱤ ᱵᱟᱠᱨᱤ ᱛᱟᱵᱚᱱᱟ ᱜᱤᱫᱽᱨᱟᱹ ᱠᱚ ᱠᱤ ᱯᱟᱲᱦᱟᱜ ᱛᱟᱵᱚᱱᱟ ᱠᱚ ᱱᱚᱣᱟ ᱵᱚᱱ ᱠᱩᱞ ᱫᱟᱲᱮᱭᱟᱠᱚ ᱠᱷᱟᱱ ᱨᱳᱡᱽ ᱜᱮ ᱢᱤᱫᱴᱟᱝ ᱠᱟᱛᱮ ᱠᱚ ᱡᱚᱢ ᱞᱮᱠᱷᱟᱡ ᱟᱠᱚᱣᱟᱜ ᱦᱮᱞᱛᱷ ᱜᱮ ᱵᱷᱟᱞᱮ ᱛᱟᱦᱮᱱᱟ ᱟᱵᱚᱨᱮᱱ ᱜᱤᱫᱽᱨᱟᱹ ᱠᱚᱫᱚ ᱟᱠᱚᱣᱟᱜ ᱦᱮᱞᱛᱷ ᱫᱚ ᱱᱤᱡᱮ ᱛᱮᱫᱚ ᱵᱟᱠᱚ ᱠᱷᱮᱭᱟᱞᱟ ᱛᱚ ᱦᱚᱸᱜᱼᱚ ᱱᱚᱝᱠᱟ ᱵᱮᱱᱟᱣ ᱠᱟᱛᱮᱫ ᱵᱚᱱ ᱮᱢ ᱫᱟᱲᱮᱭᱟᱠᱚ ᱠᱷᱟᱱ ᱫᱚᱢᱮ ᱵᱷᱟᱹᱞᱤ ᱦᱩᱭᱩᱜᱼᱟ ᱡᱚᱛᱚ ᱰᱨᱟᱭ ᱯᱷᱨᱩᱴᱥ ᱨᱮᱱᱟᱜ ᱞᱟᱹᱰᱩ ᱵᱚᱱ ᱵᱮᱱᱟᱣ ᱥᱟᱹᱛ ᱠᱮᱫᱟ ᱢᱤᱫᱴᱟᱝ ᱠᱚᱱᱴᱮᱱᱟᱨ ᱨᱮᱵᱚᱱ ᱫᱚᱦᱚ ᱠᱟᱜᱼᱟ ᱡᱟᱦᱟᱸ ᱮᱠᱫᱚᱢ ᱨᱚᱦᱚᱲ ᱜᱮᱭᱟ ᱢᱚᱡᱽ ᱜᱮᱵᱚᱱ ᱡᱚᱫ ᱥᱟᱯᱷᱟᱭᱟ ᱟᱨ ᱥᱤᱛᱩᱝ ᱨᱮᱦᱚᱸ ᱱᱟᱥᱮᱱᱟᱜ ᱵᱚᱱ ᱩᱰᱩᱝ ᱠᱟᱛᱮ ᱵᱚᱱ ᱫᱚᱦᱚ ᱠᱟᱜᱼᱟ ᱨᱚᱦᱚᱲ ᱠᱚᱱᱴᱮᱱᱟᱨ ᱨᱮ ᱫᱚᱦᱚ ᱠᱟᱛᱮ ᱵᱚᱱ ᱥᱴᱳᱨ ᱫᱟᱲᱮᱭᱟᱜᱼᱟ ᱟᱭᱢᱟ ᱫᱤᱱ ᱵᱚᱱ ᱡᱚᱢᱟ ᱛᱚ ᱟᱨ ᱢᱤᱫᱴᱟᱝ ᱢᱤᱫᱴᱟᱝ ᱡᱚᱢ ᱞᱮᱠᱷᱟᱡ ᱜᱮ ᱵᱷᱟᱞᱮ ᱱᱚᱣᱟ ᱫᱚ ᱨᱟᱱ ᱞᱮᱠᱟᱭ ᱠᱟᱹᱢᱤᱭᱟ ᱢᱤᱫᱴᱟᱝ ᱨᱳᱡᱽ ᱢᱤᱫᱴᱟᱝ ᱠᱟᱛᱮ ᱡᱚᱢ ᱞᱮᱠᱷᱟᱡ ᱜᱮ ᱡᱚᱛᱷᱮᱥᱴᱚ᱾ ᱛᱮᱦᱮᱧᱟᱜ ᱵᱷᱤᱰᱤᱭᱳ ᱪᱮᱫ ᱞᱮᱠᱟ ᱯᱮ ᱵᱩᱡᱽ ᱠᱮᱫᱟ ᱠᱚᱢᱮᱱᱴ ᱥᱮᱠᱥᱚᱱ ᱨᱮ ᱚᱞ ᱯᱮ ᱮᱸᱰᱮ ᱠᱷᱟᱱ ᱡᱚᱛᱚ ᱦᱚᱲ ᱜᱮ ᱛᱷᱮᱝᱠ ᱭᱩ ᱤᱧ ᱢᱮᱱ ᱫᱟᱲᱮ ᱟᱯᱮᱭᱟ᱾ ᱞᱟᱭᱤᱠ ᱯᱮ ᱟᱨ ᱟᱭᱢᱟ ᱟᱭᱢᱟ ᱥᱮᱭᱟᱨ ᱛᱟᱵᱚᱱ ᱯᱮ ᱥᱟᱵᱥᱠᱨᱟᱭᱤᱵᱽ ᱛᱟᱵᱚᱱ ᱯᱮ ᱵᱮᱞ ᱟᱭᱠᱚᱱ ᱵᱚᱴᱚᱱ ᱯᱨᱮᱥ ᱫᱚ ᱟᱞᱚ ᱯᱮ ᱦᱤᱲᱤᱧᱟ᱾